ᱥᱟᱱᱟᱢ ᱠᱚ ᱡᱚᱦᱟᱨ ᱜᱮ ᱪᱮᱫ ᱞᱮᱠᱟ ᱢᱮᱱᱟᱜ ᱵᱟᱲᱟ ᱯᱮ ᱛᱟᱵᱚᱱᱟ ᱟᱨ ᱱᱤᱛᱚᱜ ᱟᱜ ᱥᱚᱢᱚᱭ ᱨᱮ ᱟᱯᱮ ᱪᱮᱫ ᱠᱚᱯᱮ ᱪᱤᱠᱟᱹ ᱵᱟᱲᱟᱭᱮᱫ ᱛᱟᱵᱚᱱᱟ ᱞᱟᱭᱤᱵᱷ ᱨᱮᱧ ᱦᱮᱡ ᱟᱠᱟᱱᱟ ᱚᱠᱚᱭ ᱠᱚᱯᱮ ᱧᱮᱞᱟᱹᱧ ᱠᱟᱱᱟ ᱩᱥᱟᱹᱨᱟ ᱩᱥᱟᱹᱨᱟ ᱛᱮ ᱞᱟᱹᱭ ᱵᱟᱲᱟ ᱜᱚᱫ ᱛᱟᱵᱚᱱ ᱯᱮ ᱠᱚᱢᱮᱱᱴ ᱨᱮ

ᱱᱤᱭᱟᱹ ᱠᱚ ᱫᱤᱱ ᱢᱟ ᱦᱩᱲᱩ ᱨᱚᱦᱚᱭ ᱫᱤᱱ ᱠᱟᱱᱟ ᱛᱚ ᱦᱩᱲᱩ ᱠᱚ ᱪᱮᱫ ᱞᱮᱠᱟ ᱯᱮ ᱨᱚᱦᱚᱭ ᱵᱟᱲᱟ ᱠᱮᱫ ᱛᱟᱵᱚᱱᱟ ᱯᱟᱥᱮᱡ ᱟᱥᱚᱜ ᱠᱟᱹᱱᱟᱹᱧ ᱯᱟᱥᱮᱡ ᱵᱮᱥ ᱜᱮᱯᱮ ᱨᱚᱦᱚᱭ ᱠᱟᱫᱟ ᱟᱨ ᱱᱮᱥ ᱫᱚ ᱢᱚᱴᱟᱢᱩᱴᱤ ᱢᱚᱡᱽ ᱜᱮ ᱥᱟᱶᱟᱭ ᱠᱟᱫᱟ ᱱᱟᱦᱟᱜ ᱪᱮᱫᱟᱜ ᱥᱮ ᱢᱚᱴᱟᱢᱩᱴᱤ ᱢᱚᱡᱽ ᱜᱮᱭ ᱫᱟᱜ ᱠᱟᱫᱟ ᱞᱟᱦᱟ ᱵᱚᱪᱷᱚᱨ ᱠᱚᱨᱮ ᱠᱷᱚᱡ ᱦᱚᱸ ᱛᱚ ᱜᱟᱛᱮ ᱠᱚ

ᱮᱴᱟᱜ ᱠᱟᱹᱢᱤ ᱢᱟ ᱱᱤᱛᱚᱜ ᱵᱟᱹᱱᱩᱜᱼᱟ ᱛᱚ ᱚᱱᱟᱛᱮᱧ ᱦᱩᱫᱤᱥ ᱠᱮᱫᱟ ᱦᱟᱯᱮ ᱢᱤᱫ ᱜᱷᱟᱹᱲᱤᱡ ᱞᱟᱭᱤᱵᱷ ᱨᱮᱧ ᱦᱮᱡ ᱞᱮᱱ ᱜᱮ ᱚᱠᱚᱭ ᱠᱚ ᱞᱟᱭᱤᱵᱷ ᱨᱮ ᱟᱯᱮ ᱯᱮ ᱡᱚᱭᱮᱱᱚᱜ ᱠᱟᱱ ᱛᱟᱵᱚᱱᱟ ᱛᱷᱚᱲᱟ ᱠᱚᱢᱮᱱᱴ ᱠᱟᱛᱮ ᱞᱟᱹᱭ ᱛᱟᱵᱚᱱ ᱯᱮ ᱡᱟᱛᱮ ᱤᱧ ᱦᱚᱸᱧ ᱵᱟᱰᱟᱭ ᱫᱟᱲᱮᱭᱟᱜ ᱟᱨ ᱟᱯᱮᱭᱟᱜ ᱠᱩᱥᱤ ᱠᱟᱱᱟ ᱡᱟᱦᱟᱱᱟᱜ ᱜᱮ ᱠᱚᱢᱮᱱᱴ ᱛᱟᱵᱚᱱ ᱯᱮ ᱟᱨ ᱪᱮᱫ ᱤᱧ ᱞᱟᱹᱭ ᱟᱵᱚᱱᱟ ᱟᱨ ᱯᱟᱥᱮᱡ ᱚᱱᱛᱮ ᱚᱠᱟ ᱠᱚᱨᱮ ᱫᱟᱜ ᱫᱟᱭ ᱛᱤᱱᱟᱹᱜ ᱨᱟᱸᱜᱟᱣ ᱥᱤᱛᱩᱝ ᱫᱟ ᱚᱱᱟ ᱠᱚ ᱟᱯᱮ ᱞᱟᱹᱭ ᱛᱟᱵᱚᱱ ᱯᱮ ᱠᱚᱢᱮᱱᱴ ᱨᱮ ᱟᱨ ᱟᱞᱮ ᱥᱮᱫ ᱫᱚ ᱱᱚᱛᱮ ᱫᱚ ᱫᱤᱱᱟᱹᱢ ᱜᱮ ᱫᱟᱜ ᱮᱫᱟ ᱫᱤᱱᱟᱹᱢ ᱜᱮ ᱱᱚᱛᱮ ᱫᱚ ᱱᱚᱛᱮ ᱫᱚ ᱥᱚᱦᱚᱨ ᱠᱟᱱᱟ ᱛᱚ ᱴᱟᱣᱩᱱ ᱠᱟᱱᱟ ᱟᱨ ᱱᱚᱛᱮ ᱫᱚ ᱫᱟᱨᱮ ᱱᱟᱹᱲᱤ ᱠᱚᱦᱚᱸ ᱡᱟᱹᱥᱛᱤ ᱧᱚᱜ ᱜᱮ ᱢᱮᱱᱟᱜᱼᱟ ᱟᱫᱚ ᱚᱱᱟᱛᱮ ᱯᱟᱥᱮᱡ ᱡᱟᱹᱥᱛᱤ ᱜᱮ ᱱᱚᱛᱮ ᱫᱟᱜᱟ ᱟᱨ ᱟᱵᱚ ᱥᱮᱫ ᱦᱚᱸ ᱢᱮᱱᱟᱜ ᱫᱚ ᱢᱮᱱᱟᱜ ᱜᱮᱭᱟ ᱟᱫᱚ ᱟᱵᱚ ᱥᱮᱫ ᱫᱚ ᱢᱟᱱᱮ ᱱᱮᱛᱟᱨ ᱫᱚ ᱪᱮᱫ ᱞᱮᱠᱟ ᱫᱟᱨᱮ ᱱᱟᱹᱲᱤ ᱫᱚ ᱟᱹᱰᱤ ᱠᱚᱢ ᱪᱟᱵᱟᱣ ᱠᱟᱱᱟ ᱪᱮᱫᱟᱜ ᱥᱮ ᱛᱤᱱᱟᱹᱜ ᱥᱮᱫᱟᱭ ᱨᱮᱭᱟᱜ ᱫᱟᱨᱮ ᱛᱟᱦᱮᱸ ᱠᱟᱱ ᱞᱟᱹᱴᱩ ᱞᱟᱹᱴᱩ ᱫᱟᱨᱮ ᱚᱱᱠᱟᱱᱟᱜ ᱫᱚᱵᱚᱱ ᱢᱟᱜ ᱵᱟᱲᱟᱭᱮᱫᱟ ᱢᱟᱜ ᱟᱹᱫᱷᱤᱣ ᱠᱟᱱᱟ ᱛᱚ ᱚᱱᱟ ᱛᱮᱵᱚᱱ ᱢᱮᱱᱟ ᱫᱟᱨᱮ ᱠᱚᱫᱚ ᱨᱚᱦᱚᱭ ᱤᱫᱤ ᱠᱟᱜ ᱡᱟᱹᱨᱩᱲᱟ ᱪᱮᱫᱟᱜ ᱥᱮ ᱟᱢ ᱡᱩᱫᱤ ᱢᱤᱫᱴᱮᱡ ᱫᱟᱨᱮᱢ ᱢᱟᱜ ᱞᱮᱠᱷᱟᱡ ᱛᱟᱦᱚᱞᱮ ᱚᱱᱟ ᱢᱮᱠᱟᱯᱚᱜ ᱞᱟᱹᱜᱤᱫ ᱚᱠᱥᱤᱡᱮᱱ ᱫᱚ ᱠᱚᱢ ᱥᱮ ᱠᱚᱢ ᱫᱚᱥᱴᱤ ᱫᱟᱨᱮ ᱨᱚᱦᱚᱭ ᱦᱩᱭᱩᱜᱼᱟ ᱛᱚ ᱜᱟᱛᱮ ᱠᱚ ᱤᱧ ᱦᱩᱫᱤᱥ ᱠᱮᱫᱟ ᱡᱮ ᱪᱮᱫ ᱪᱤᱠᱟ ᱱᱤᱛᱚᱜ ᱛᱚ ᱚᱱᱟ ᱛᱮᱜᱮ ᱞᱟᱭᱤᱵᱷ ᱤᱧ ᱦᱮᱡᱱᱟ ᱟᱨ ᱞᱟᱭᱤᱵᱷ ᱨᱮ ᱦᱮᱡ ᱠᱟᱛᱮ ᱢᱤᱢᱤᱫ ᱜᱟᱞᱢᱟᱨᱟᱣ ᱟᱯᱮ ᱥᱟᱶ ᱤᱧ ᱩᱰᱩᱠ ᱠᱮᱫᱟ ᱟᱨ ᱪᱮᱫ ᱞᱮᱠᱟ ᱯᱮ ᱵᱩᱡᱷᱟᱹᱣ ᱮᱫᱟ ᱤᱧᱟᱹᱜ ᱟᱲᱟᱝ ᱠᱚ ᱪᱮᱫ ᱞᱮᱠᱟ ᱟᱸᱡᱚᱢᱚᱜ ᱠᱟᱱᱟ ᱤᱧᱟᱹᱜ ᱨᱚᱲ ᱠᱚ ᱛᱚ ᱜᱟᱛᱮ ᱠᱚ ᱤᱧ ᱢᱟ ᱥᱟᱺᱜᱤᱧ ᱥᱮᱫ ᱨᱮᱜᱮ ᱢᱤᱱᱟᱹᱧᱟ ᱚᱲᱟᱜ ᱥᱮᱫ ᱨᱮᱫᱚ ᱵᱟᱹᱱᱩᱧᱟ ᱛᱚ ᱚᱲᱟᱜ ᱥᱮᱫ ᱦᱚᱸ ᱪᱟᱞᱟᱜ ᱟᱹᱧ ᱦᱟᱸᱜ ᱰᱤᱥᱮᱢᱵᱚᱨ ᱜᱟᱱ ᱰᱤᱥᱮᱢᱵᱚᱨ ᱠᱚᱛᱮ ᱟᱹᱰᱤ ᱟᱸᱴ ᱜᱮ ᱪᱟᱞᱟᱜ ᱥᱟᱱᱟᱧ ᱠᱟᱱᱟ ᱟᱫᱚ ᱥᱚᱢᱚᱭ ᱠᱚ ᱫᱤᱱ ᱠᱚ ᱛᱤᱭᱳᱜ ᱞᱮᱱᱜᱮ ᱟᱫᱚ ᱪᱟᱞᱟᱜ ᱡᱟᱹᱨᱩᱲᱟ ᱟᱫᱚ ᱪᱮᱫ ᱮᱢ ᱢᱮᱱᱟ ᱮᱭᱥᱮ ᱜᱮ ᱴᱟᱭᱤᱢ ᱯᱟᱥ ᱱᱚᱝᱠᱟ ᱵᱩᱠ ᱠᱚᱞᱮ ᱛᱷᱚᱲᱟ ᱜᱟᱱ ᱯᱷᱚᱞᱳ ᱦᱩᱭᱩᱜ ᱠᱟᱱᱟ ᱢᱟᱱᱮ ᱱᱚᱣᱟ ᱨᱮ ᱢᱤᱫ ᱵᱟᱨ ᱡᱤᱱᱤᱥ ᱠᱚ ᱪᱮᱫ ᱠᱚ ᱱᱚᱣᱟ ᱨᱮ ᱥᱟᱦᱚᱵ ᱠᱟᱱᱟ ᱟᱨ ᱜᱟᱱᱚᱜ ᱠᱟᱱᱟ ᱚᱱᱠᱟᱱᱟᱜ ᱡᱤᱱᱤᱥ ᱵᱮᱵᱚᱥᱛᱟᱭᱮᱫᱟ ᱟᱨ ᱱᱚᱣᱟ ᱫᱚ ᱢᱤᱫᱴᱮᱱ ᱠᱷᱟᱛᱟ ᱠᱟᱱ ᱛᱤᱧᱟᱹ ᱡᱟᱦᱟᱸ ᱫᱚ ᱛᱤᱱ ᱥᱚᱢᱚᱭ ᱛᱷᱚᱲᱟ ᱜᱟᱱ ᱢᱩᱰ ᱠᱷᱟᱨᱟᱯ ᱤᱧ ᱵᱩᱡᱷᱟᱹᱣᱟ ᱩᱱ ᱥᱚᱢᱚᱭ ᱱᱚᱣᱟ ᱠᱷᱟᱛᱟᱧ ᱚᱴᱟᱜᱟ

ᱦᱮᱞᱳ ᱥᱟᱱᱟᱢ ᱜᱟᱛᱮ ᱠᱚ ᱚᱠᱟᱭ ᱱᱟᱯᱮ ᱵᱟ ᱯᱮ ᱵᱟᱯᱮ ᱦᱤᱡᱩᱜ ᱠᱟᱱ ᱛᱟᱵᱚᱱᱟ ᱦᱮᱞᱳ ᱥᱟᱱᱟᱢ ᱜᱟᱛᱮ ᱠᱚ ᱚᱠᱟ ᱥᱮᱫ ᱪᱟᱵᱟᱭᱮᱱ ᱛᱟᱯᱮᱭᱟ ᱯᱮ ᱜᱟᱛᱮ ᱠᱚ ᱱᱤᱭᱟᱹ ᱠᱚ ᱫᱤᱱ ᱫᱚ ᱟᱨᱦᱚᱸ ᱢᱤᱫᱴᱮᱱ ᱠᱟᱛᱷᱟᱧ ᱢᱮᱱᱟ ᱱᱚᱣᱟ ᱞᱟᱭᱤᱯᱷ ᱨᱮᱜᱮ ᱡᱮ ᱡᱮ ᱱᱤᱛᱚᱜ ᱫᱷᱟᱹᱨᱛᱤ ᱨᱮ ᱫᱟᱨᱮ ᱱᱟᱹᱲᱤ ᱠᱚᱦᱚᱸ ᱟᱹᱰᱤ ᱛᱮᱫ ᱜᱮ ᱠᱚᱢ ᱤᱫᱤᱜ ᱠᱟᱱᱟ ᱪᱮᱫᱟᱜ ᱥᱮ ᱫᱟᱨᱮ ᱫᱚᱵᱚᱱ ᱤᱥᱛᱮᱢᱟᱞ ᱮᱫᱟ ᱢᱮᱱᱠᱷᱟᱱ ᱫᱟᱨᱮ ᱵᱟᱵᱚᱱ ᱨᱚᱦᱚᱭᱮᱫᱟ ᱟᱨ ᱵᱚᱱ ᱨᱚᱦᱚᱭᱮᱫ ᱠᱟᱱ ᱨᱮᱦᱚᱸ ᱟᱹᱰᱤ ᱠᱚᱢ ᱟᱨ ᱵᱚᱱ ᱨᱚᱦᱚᱭᱮᱫ ᱠᱟᱱ ᱨᱮᱦᱚᱸ ᱡᱚᱛᱚᱱ ᱫᱚ ᱵᱟᱵᱚᱱ ᱡᱚᱛᱚᱱᱫᱟ ᱛᱚ ᱚᱱᱟᱛᱤᱧ ᱢᱮᱱᱟ ᱜᱟᱛᱮ ᱠᱚ ᱫᱟᱨᱮ ᱠᱚᱵᱚᱱ ᱨᱚᱦᱚᱭᱟ ᱢᱚᱡᱽ ᱛᱮᱵᱚᱱ ᱡᱚᱛᱚᱱᱟ

ᱵᱩᱡᱷᱟᱹᱣ ᱵᱟᱹᱧ ᱧᱟᱢ ᱮᱫᱟ ᱤᱧᱦᱚᱸ ᱤᱧ ᱵᱟᱰᱟᱭᱟ ᱵᱚᱞᱮ ᱞᱟᱭᱤᱯᱷ ᱨᱮᱫᱚ ᱟᱹᱰᱤ ᱢᱚᱡᱽ ᱜᱮᱭᱟ ᱟᱫᱚ ᱩᱠᱩᱨ ᱟᱯᱮ ᱢᱟ ᱢᱤᱫᱴᱮᱡ ᱦᱚᱸ ᱵᱟᱝ ᱯᱮ ᱧᱮᱞᱚᱜ ᱠᱟᱱᱟ ᱟᱨ ᱵᱟᱝ ᱵᱟᱯᱮ ᱞᱟᱭᱤᱠ ᱮᱫ ᱛᱟᱵᱚᱱ ᱵᱟᱝ ᱫᱚ ᱞᱟᱭᱤᱵᱷ ᱟᱯᱮᱭᱟᱜ ᱢᱳᱵᱟᱭᱤᱞ ᱨᱮ ᱥᱮᱱ ᱠᱟᱱ ᱵᱟᱝ ᱫᱚ ᱵᱟᱝ ᱥᱮᱱ ᱠᱟᱱ ᱤᱧ ᱢᱟ ᱵᱩᱡᱷᱟᱹᱣ ᱜᱮ ᱵᱟᱹᱧ ᱧᱟᱢᱮᱫ ᱠᱟᱱ ᱟᱪᱪᱷᱟ ᱴᱷᱤᱠ ᱜᱮᱭᱟ ᱛᱚᱵᱮ ᱛᱮᱦᱮᱧ ᱫᱚ ᱤᱱᱠᱟ ᱜᱮ ᱢᱟ ᱛᱚᱵᱮ ᱢᱩᱪᱟᱹᱫ ᱨᱮ ᱥᱟᱱᱟᱢ ᱠᱚ ᱡᱚᱛᱚ ᱠᱚ ᱡᱚᱦᱟᱨ ᱜᱮ ᱤᱧ ᱥᱮᱫ ᱠᱷᱚᱱ